ᱚᱞ ᱪᱤᱠᱤ ᱨᱮᱱᱟᱜ ᱩᱥᱟᱹᱨᱟ ᱚᱞ ᱡᱚᱦᱟᱨ ᱤᱧ ᱜᱮ ᱠᱟᱱᱦᱚ ᱦᱮᱢᱵᱨᱚᱢ ᱟᱯᱮ ᱯᱮ ᱧᱮᱞᱮᱫ ᱛᱟᱵᱚᱱᱟ ᱮᱡᱩᱠᱮᱥᱚᱱ ᱚᱯᱷ ᱥᱟᱱᱛᱟᱞᱤ ᱱᱚᱣᱟ ᱮᱡᱩᱠᱮᱥᱚᱱ ᱚᱯᱷ ᱥᱟᱱᱛᱟᱞᱤ ᱭᱩᱴᱩᱵᱽ ᱪᱮᱱᱟᱞ ᱨᱮ ᱟᱯᱮ ᱠᱚ ᱥᱟᱹᱜᱩᱱ ᱫᱟᱨᱟᱢ ᱛᱮᱦᱮᱧ ᱫᱚᱵᱚᱱ ᱧᱮᱞᱟ ᱚᱞ ᱪᱤᱠᱤ ᱨᱮᱱᱟᱜ ᱩᱥᱟᱹᱨᱟ ᱚᱞ ᱚᱞ ᱪᱤᱠᱤ ᱛᱮ ᱚᱠᱟ ᱛᱤ ᱛᱮᱭᱟᱜ ᱚᱞ ᱚᱱᱟ ᱫᱚ ᱩᱥᱟᱨᱟ ᱚᱞ ᱠᱚ ᱢᱮᱛᱟᱜ ᱚᱠᱟ ᱞᱟᱪᱷᱟ ᱠᱚᱨᱮ ᱵᱚᱱ ᱚᱞᱮᱜᱼᱟ ᱚᱱᱟ ᱜᱮ ᱩᱥᱟᱨᱟ ᱚᱞ ᱚᱱᱟ ᱩᱥᱟᱨᱟ ᱚᱞ ᱚᱠᱟ ᱞᱮᱠᱟ ᱚᱞᱟᱵᱚᱱ ᱚᱱᱟ ᱜᱮ ᱛᱮᱦᱮᱧ ᱫᱚ ᱱᱚᱣᱟ ᱵᱷᱤᱰᱤᱭᱳ ᱨᱮᱫᱚ ᱵᱚᱱ ᱧᱮᱞᱟ ᱢᱟ ᱮᱱᱠᱷᱟᱱ ᱵᱷᱤᱰᱤᱭᱳ ᱵᱚᱱ ᱮᱛᱚᱦᱚᱵ ᱞᱮᱜᱮ ᱩᱥᱟᱹᱨᱟ ᱚᱞ ᱥᱟᱱᱛᱟᱲ ᱛᱮᱭᱟᱜ ᱩᱥᱟᱹᱨᱟ ᱚᱞ ᱢᱟᱱᱮ ᱛᱤ ᱛᱮ ᱚᱠᱟ ᱵᱚᱱ ᱚᱞᱟ ᱚᱱᱟ ᱚᱞ ᱜᱮ ᱱᱚᱰᱮ ᱫᱚ ᱚᱞ ᱟᱠᱟᱱᱟ ᱱᱚᱣᱟ ᱠᱚ ᱱᱚᱝᱠᱟ ᱵᱚᱱ ᱚᱞᱟ ᱱᱚᱣᱟ ᱫᱚ ᱚ ᱱᱩᱭ ᱫᱚ ᱚᱛ ᱱᱩᱭ ᱫᱚ ᱚᱜ ᱚ ᱱᱩᱭ ᱫᱚ ᱚᱝ ᱱᱩᱭ ᱫᱚ ᱚᱞ ᱚᱱᱠᱟᱜᱮ ᱱᱚᱣᱟ ᱫᱚ ᱟ ᱱᱚᱣᱟ ᱫᱚ ᱟᱠ ᱱᱚᱣᱟ ᱫᱚ ᱟᱡ ᱱᱚᱣᱟ ᱫᱚ ᱟᱢ ᱱᱚᱣᱟ ᱫᱚ ᱟᱣ ᱱᱚᱣᱟ ᱫᱚ ᱤ ᱤᱥ ᱤ ᱤᱧ ᱤᱨ ᱱᱚᱝᱠᱟᱜᱮ ᱟᱫᱚ ᱩ

ᱫᱚ ᱳᱴ ᱳᱵ ᱚᱦᱚᱝ ᱳᱦ ᱱᱚᱣᱟ ᱫᱚ ᱟᱵᱚ ᱩᱥᱟᱹᱨᱟ ᱦᱮᱸ ᱟᱫᱚ ᱩᱥᱟᱹᱨᱟ ᱚᱞ ᱚᱱᱠᱟᱜᱮ ᱯᱩᱨᱟᱹ ᱱᱚᱣᱟ ᱫᱚ ᱵᱚᱦᱤ ᱨᱮ ᱚᱠᱟ ᱢᱮᱱᱟᱜᱼᱟ ᱚᱱᱟ ᱟᱨ ᱛᱤ ᱛᱮ ᱚᱠᱟ ᱞᱮᱠᱟᱱᱟᱜ ᱵᱚᱱ ᱚᱞᱟ ᱚᱱᱟ ᱦᱚᱸᱵᱚᱱ ᱧᱮᱞᱟ ᱱᱚᱣᱟ ᱫᱚ ᱯᱩᱨᱟᱹ ᱛᱤ ᱛᱮᱭᱟᱜ ᱩᱥᱟᱹᱨᱟ ᱚᱞ ᱚᱸᱰᱮ ᱚᱞ ᱪᱤᱠᱤ ᱩᱥᱟᱹᱨᱟ ᱚᱞ ᱟᱫᱚ ᱚᱞ ᱠᱚ ᱚᱠᱟ ᱞᱮᱠᱟ ᱵᱷᱟᱹᱜᱤ ᱧᱮᱞᱚᱜᱼᱟ ᱚᱱᱟ ᱵᱟᱠᱷᱨᱟᱛᱮ ᱱᱚᱝᱠᱟᱱ ᱚᱞ ᱢᱮᱱᱟᱜ ᱠᱟᱫᱟ ᱱᱚᱜᱼᱚᱭ

ᱤᱨ ᱫᱚ ᱩᱥᱟᱹᱨᱟ ᱚᱞ ᱫᱚ ᱛᱤ ᱛᱮᱭᱟᱜ ᱫᱚ ᱟᱹᱰᱤ ᱪᱚᱨᱚᱠ ᱜᱮ ᱧᱮᱞᱚᱜᱼᱟ ᱚᱱᱟ ᱫᱚ ᱩ ᱩᱪ ᱩᱫ ᱩᱝ ᱩᱭ ᱛᱟᱨᱯᱚᱨᱮ ᱮ ᱮᱯ ᱮᱰ ᱮᱱ ᱮᱲ ᱳ ᱳ ᱳᱴ ᱳᱯ ᱳᱝ ᱳᱞ ᱟᱫᱚ ᱛᱤ ᱛᱮᱭᱟᱜ ᱩᱥᱟᱹᱨᱟ ᱚᱞ ᱫᱚ ᱱᱚᱰᱮ ᱜᱮᱵᱚᱱ ᱠᱮᱪᱮᱫ ᱠᱮᱜᱼᱟ ᱡᱟᱦᱟᱸ ᱩᱥᱟᱹᱨᱟ ᱚᱞ ᱫᱚ ᱟᱫᱚ ᱟᱵᱚ ᱚᱠᱟ ᱞᱟᱪᱷᱟ ᱠᱚᱨᱮ ᱵᱚᱱ ᱚᱞᱟ ᱚᱱᱟ ᱚᱞ ᱠᱟᱱᱟ